ᱜᱟᱛᱮ ᱠᱚ ᱛᱮᱦᱮᱧ ᱫᱚ ᱵᱷᱚᱸᱡᱽ ᱵᱤᱨ ᱥᱩᱱᱟᱹᱨᱟᱢ ᱥᱚᱨᱮᱱ ᱜᱚᱢᱠᱮ ᱛᱤᱠᱤᱱᱟᱜ ᱵᱤᱥᱚᱭ ᱛᱮ ᱛᱤᱱᱟᱹᱜ ᱜᱟᱱ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱟᱹᱠᱤᱱᱟᱜ ᱵᱤᱥᱚᱭ ᱛᱮ ᱛᱮᱦᱮᱧ ᱫᱚ ᱵᱚ ᱵᱟᱲᱟᱭᱟ ᱵᱷᱤᱰᱤᱭᱳ ᱧᱮᱞ ᱢᱟᱲᱟᱝ ᱨᱮ ᱟᱯᱮ ᱴᱷᱮᱱ ᱱᱮᱦᱚᱨ ᱛᱟᱦᱮᱱ ᱠᱟᱱᱟ ᱡᱟᱦᱟᱸᱭ ᱠᱚ ᱪᱮᱱᱮᱞ ᱵᱟᱵᱚᱱ ᱥᱟᱵᱥᱠᱨᱟᱭᱤᱵᱽ ᱟᱠᱟᱫᱼᱟ ᱥᱟᱵᱥᱠᱨᱟᱭᱤᱵᱽ ᱛᱟᱵᱚᱱ ᱯᱮ ᱟᱨ ᱵᱮᱞ ᱟᱭᱠᱚᱱ ᱚᱛᱟᱭ ᱯᱮ ᱤᱱᱟᱹ ᱫᱚ ᱵᱷᱤᱰᱤᱭᱳᱧ ᱟᱯᱞᱳᱰ ᱠᱮᱫ ᱠᱷᱟᱱ ᱟᱯᱮ ᱴᱷᱮᱱ ᱢᱟᱲᱟᱝ ᱱᱳᱴᱤᱯᱷᱤᱠᱮᱥᱚᱱ ᱥᱮᱴᱮᱨᱚᱜᱼᱟ ᱡᱚᱦᱟᱨ ᱜᱮ ᱤᱧ ᱜᱮ ᱥᱟᱠᱚᱞᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱲᱤ ᱡᱤ ᱠᱮ ᱤᱭᱩᱴᱩᱵᱽ ᱪᱮᱱᱮᱞ ᱫᱮᱞᱟ ᱛᱚᱵᱮ ᱜᱟᱛᱮ ᱵᱚᱱ ᱮᱦᱚᱵ ᱞᱮᱜᱮ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱟᱹᱠᱤᱱ ᱫᱚ ᱚᱠᱟ ᱥᱟᱞ ᱨᱮᱠᱤᱱ ᱡᱟᱱᱟᱢ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱟᱹᱡᱤ ᱢᱟᱹᱦᱤᱛ ᱯᱩᱱ ᱯᱷᱮᱵᱽᱨᱩᱣᱟᱨᱤ ᱜᱮ ᱟᱨᱮ ᱥᱟᱭ ᱜᱮᱨᱟᱹᱞ ᱥᱟᱞ ᱨᱮ ᱫᱚᱥᱟᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱚᱠᱟ ᱟᱹᱛᱩ ᱨᱮᱠᱤᱱ ᱡᱟᱱᱟᱢ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱫᱟᱢᱠᱚᱢ ᱦᱮᱥᱲᱟ ᱟᱹᱛᱩ ᱨᱮᱠᱤᱱ ᱡᱟᱱᱟᱢ ᱞᱮᱱᱟ ᱛᱮᱥᱟᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱨᱤᱱ ᱟᱯᱟᱛ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱨᱤᱱ ᱟᱯᱟᱛ ᱧᱩᱛᱩᱢ ᱫᱚ ᱦᱩᱭᱩᱜ ᱠᱟᱱᱟ ᱪᱟᱹᱢᱯᱟᱹᱭ ᱨᱟᱢ ᱥᱚᱨᱮᱱ ᱯᱩᱱ ᱱᱟᱢᱵᱟᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱨᱤᱱ ᱟᱭᱳᱣᱟᱜ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱨᱮᱱ ᱟᱭᱳᱣᱟᱜ ᱧᱩᱛᱩᱢ ᱫᱚ ᱦᱩᱭᱩᱜ ᱠᱟᱱᱟ ᱫᱩᱨᱜᱤ ᱥᱚᱨᱮᱱ ᱢᱚᱬᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱛᱤᱥ ᱟᱨ ᱚᱠᱚᱭ ᱥᱟᱞᱟᱜ ᱠᱤᱱ ᱵᱟᱯᱞᱟ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱜᱮ ᱟᱨᱮ ᱥᱟᱭ ᱯᱩᱱ ᱜᱮᱞ ᱯᱮ ᱥᱟᱞ ᱨᱮ ᱥᱳᱱᱟ ᱴᱩᱰᱩ ᱥᱟᱶ ᱠᱤᱱ ᱵᱟᱯᱞᱟ ᱞᱮᱱᱟ ᱛᱩᱨᱩᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱮᱠᱚ ᱫᱚ ᱛᱤᱱᱟᱹᱜ ᱵᱚᱭᱦᱟ ᱵᱩᱦᱤᱱ ᱠᱚ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱮᱠᱚ ᱫᱚ ᱮᱭᱟᱭ ᱵᱚᱭᱦᱟ ᱟᱨ ᱯᱩᱱ ᱵᱩᱦᱤᱱ ᱠᱚ ᱛᱟᱦᱮᱸ ᱠᱟᱱᱟ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱛᱤᱥ ᱟᱨ ᱚᱠᱟ ᱚᱞ ᱤᱛᱩᱱ ᱟᱥᱲᱟ ᱠᱷᱚᱱ ᱚᱞᱚᱜ ᱫᱚᱠᱤᱱ ᱮᱦᱚᱵ ᱞᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱜᱮ ᱟᱨᱮ ᱥᱟᱭ ᱵᱟᱜᱮ ᱮᱭᱟᱭ ᱥᱟᱞ ᱨᱮ ᱞᱟᱹᱣ ᱡᱚᱲᱟ ᱚᱞ ᱤᱛᱩᱱ ᱟᱥᱲᱟ ᱠᱷᱚᱱ ᱚᱞᱚᱜ ᱫᱚᱠᱤᱱ ᱮᱦᱚᱵ ᱞᱮᱫᱼᱟ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱚᱠᱟ ᱥᱟᱞ ᱨᱮ ᱢᱮᱴᱨᱤᱠ ᱫᱚᱠᱤᱱ ᱥᱟᱹᱛ ᱞᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱮ ᱟᱨᱮ ᱥᱟᱭ ᱯᱮ ᱜᱮ ᱤᱨᱟᱹᱞ ᱥᱟᱞ ᱨᱮ ᱵᱟᱨᱤᱯᱚᱫᱟ ᱨᱮᱱᱟᱝ ᱮᱢ ᱠᱮ ᱥᱤ ᱦᱟᱭ ᱥᱠᱩᱞ ᱠᱷᱚᱱ ᱢᱮᱴᱨᱤᱠ ᱫᱚᱠᱤᱱ ᱥᱟᱹᱛ ᱞᱮᱫᱼᱟ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱯᱩᱭᱞᱩ ᱛᱮ ᱚᱠᱟ ᱥᱟᱞ ᱨᱮ ᱮᱢ ᱮᱞ ᱮ ᱠᱟᱛᱮᱫ ᱢᱚᱱᱛᱨᱤ ᱠᱤᱱ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱮ ᱟᱨᱮ ᱥᱟᱭ ᱢᱚᱬᱮ ᱜᱮᱞ ᱵᱟᱨ ᱥᱟᱞ ᱨᱮ ᱥᱩᱱᱟᱹᱨᱟᱢ ᱥᱚᱨᱮᱱ ᱛᱤᱠᱤᱱ ᱫᱚ ᱮᱢ ᱮᱞ ᱮ ᱠᱟᱛᱮᱫ ᱢᱚᱱᱛᱨᱤ ᱠᱤᱱ ᱛᱟᱦᱮᱸ ᱠᱟᱱᱟ ᱜᱮᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱟᱱᱛᱟᱲ ᱠᱚ ᱢᱩᱫᱽᱨᱮ ᱚᱠᱚᱭ ᱛᱤᱠᱤᱱ ᱯᱩᱭᱞᱩ ᱛᱮ ᱩᱠᱤᱞᱟᱹᱛᱤ ᱫᱚᱠᱤᱱ ᱚᱞ ᱞᱮᱫᱼᱟ ᱱᱚᱣᱟ ᱠᱩᱠᱞᱤ ᱨᱮᱭᱟᱜ ᱛᱮᱞᱟ ᱫᱚ ᱦᱩᱭᱩᱜ ᱠᱟᱱᱟ ᱵᱷᱚᱸᱡᱽ ᱵᱤᱨ ᱥᱩᱱᱟᱹᱨᱟᱢ ᱥᱚᱨᱮᱱ ᱜᱚᱢᱠᱮ ᱛᱤᱠᱤᱱ ᱥᱟᱱᱛᱟᱲ ᱠᱚ ᱢᱩᱫᱽ ᱨᱮ ᱯᱩᱭᱞᱩ ᱛᱮ ᱩᱠᱤᱞᱟᱹᱛᱤ ᱫᱚᱠᱤᱱ ᱚᱞ ᱞᱮᱫᱼᱟ ᱜᱮᱞ ᱢᱤᱫ ᱱᱟᱢᱵᱟᱨ ᱠᱩᱠᱞᱤ ᱫᱚ ᱦᱩᱭᱩᱜ ᱠᱟᱱᱟ ᱥᱩᱱᱟᱹᱨᱟᱢ ᱥᱚᱨᱮᱱ ᱛᱤᱠᱤᱱ ᱫᱚ ᱛᱤᱥ ᱠᱤᱱ ᱵᱚᱸᱜᱟ ᱫᱤᱥᱚᱢ ᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱟᱹᱡᱤ ᱢᱟᱹᱦᱤᱛ ᱜᱮ ᱟᱨᱮ ᱡᱩᱞᱟᱭ ᱜᱮᱞ ᱟᱨᱮ ᱥᱟᱭ ᱤᱨᱟᱹᱞ ᱜᱮᱞ ᱤᱨᱟᱹᱞ ᱥᱟᱞ ᱨᱮ ᱜᱮᱞᱵᱟᱨ ᱱᱚᱢᱵᱚᱨ ᱠᱩᱠᱞᱤ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱵᱷᱩᱨᱠᱟᱹ ᱤᱯᱤᱞ ᱫᱚ ᱚᱠᱚᱭ ᱜᱚᱢᱠᱮ ᱛᱤᱠᱤᱱᱟᱜ ᱢᱟᱹᱱ ᱧᱩᱛᱩᱢ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱷᱩᱨᱠᱟᱹ ᱤᱯᱤᱞ ᱫᱚ ᱵᱷᱚᱸᱡᱽ ᱵᱤᱨ ᱥᱩᱱᱟᱹᱨᱟᱢ ᱥᱚᱨᱮᱱ ᱜᱚᱢᱠᱮ ᱛᱤᱠᱤᱱᱟᱜ ᱢᱟᱹᱱ ᱧᱩᱛᱩᱢ ᱠᱟᱱᱟ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱢᱟᱵᱚᱱ ᱟᱨ ᱡᱚᱴᱟᱣ ᱠᱚᱴᱷᱮᱱ ᱵᱚᱱ ᱥᱮᱭᱟᱨ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ